ᱟᱨ ᱱᱤᱛᱚᱜ ᱫᱚ ᱱᱟᱦᱟᱜ ᱟᱨᱦᱚᱸ ᱟᱞᱮ ᱟᱹᱛᱩ ᱜᱚᱰᱟ ᱥᱮᱫ ᱤᱧ ᱥᱮᱱᱚᱜᱼᱟ ᱟᱫᱚ ᱵᱚᱞ ᱮᱱᱮᱡ ᱫᱚ ᱱᱟᱦᱟᱜ ᱵᱟᱝ ᱱᱤᱛᱚᱜ ᱫᱚ ᱯᱨᱮᱠᱴᱤᱥ ᱦᱚᱸ ᱵᱟᱝᱟ ᱮᱸᱰᱮ ᱠᱚᱲᱟ ᱠᱚ ᱦᱚᱦᱚ ᱧᱚᱜ ᱟᱠᱟᱫᱼᱟ ᱱᱟᱦᱟᱜ ᱟᱨ ᱟᱨᱟᱭ ᱪᱟᱱᱟ ᱚᱠᱚᱭ ᱦᱤᱡᱩᱜ ᱠᱟᱱᱟ ᱟᱫᱚ ᱪᱮᱫ ᱞᱟᱹᱠᱛᱤ ᱪᱚ ᱱᱟᱦᱟᱜ ᱮᱸᱰᱮ ᱥᱮᱴᱮᱨ ᱞᱮᱱ ᱩᱛᱟᱹᱨ ᱵᱟᱲᱟᱭ ᱚᱲᱟᱜ ᱛᱟᱵᱚᱱ ᱟᱨ ᱱᱚᱜᱼᱚᱭ ᱱᱚᱝᱠᱟ ᱥᱤᱛᱩᱝ ᱠᱚᱢᱟ ᱱᱟᱦᱟᱜ ᱟᱹᱰᱤ ᱵᱩᱡᱷᱟᱹᱜ ᱠᱟᱱᱟ ᱥᱤᱛᱩᱝ ᱥᱤᱛᱩᱝ ᱜᱮ ᱥᱮᱱ ᱦᱩᱭᱩᱜᱼᱟ ᱟᱨ ᱫᱟᱠᱟ ᱡᱚᱢ ᱩᱴᱷᱟᱹᱣ ᱥᱟᱶᱛᱮ ᱟᱭᱳ ᱦᱚᱸᱭ ᱦᱮᱡ ᱮᱱᱟ ᱢᱟᱛᱠᱚᱢ ᱦᱟᱞᱟᱝ ᱠᱷᱚᱱᱟᱜ ᱭᱳ ᱱᱤᱛᱚᱜ ᱚᱰᱚᱠ ᱧᱚᱜᱚᱜ ᱢᱮ ᱪᱮᱫ ᱪᱮᱫ ᱫᱟᱠᱟᱢ ᱡᱚᱢᱮᱫ ᱟᱢ ᱦᱚᱸ ᱦᱳᱭ ᱡᱚᱢ ᱞᱟᱹᱜᱤᱫ ᱫᱟᱠᱟᱢ ᱡᱚᱢᱟ ᱵᱟᱢ ᱡᱚᱢ ᱟᱠᱟᱫᱼᱟ ᱡᱚᱢ ᱧᱚᱜ ᱟᱠᱟᱫ ᱜᱮᱭᱟ ᱟᱫᱚ ᱨᱮᱸᱜᱮᱡ ᱠᱤᱫᱤᱧᱟ ᱦᱳᱭᱛᱚ ᱡᱚᱢ ᱢᱮ ᱛᱚᱵᱮ ᱟᱨ ᱦᱚᱞᱟᱱᱟᱜ ᱡᱤᱞ ᱯᱟᱞᱮᱫ ᱢᱮᱱᱟᱜ ᱜᱮᱭᱟ ᱥᱟᱨᱮᱡ ᱧᱚᱜ ᱟᱠᱟᱱ ᱜᱮᱭᱟ ᱢᱤᱫᱴᱟᱝ ᱵᱟᱨᱭᱟ ᱠᱩᱴᱤ
ᱢᱮᱱᱟᱜᱼᱟ ᱟᱨ ᱢᱟᱛᱠᱚᱢ ᱛᱤᱱᱟᱹᱜ ᱛᱤᱱᱟᱹᱜ ᱮᱢ ᱦᱟᱞᱟᱝ ᱠᱮᱜᱼᱟ
ᱢᱤᱫ ᱯᱷᱟᱹᱛᱤᱭᱟᱜ ᱦᱳᱭᱛᱚ ᱟᱨ ᱥᱚᱠᱛᱚ ᱜᱮ ᱧᱩᱨᱩᱜ ᱠᱟᱱᱟ ᱪᱮ ᱱᱤᱛᱚᱜ ᱱᱟᱦᱟᱜ ᱮᱦᱚᱵ ᱟᱠᱟᱱᱟ ᱢᱟᱛᱠᱚᱢ ᱦᱟᱞᱟᱝ
ᱟᱨ ᱱᱤᱛᱚᱜ ᱫᱚ ᱱᱟᱦᱟᱜ ᱢᱟᱛᱠᱚᱢ ᱧᱩᱨᱩᱜ ᱮᱦᱚᱵ ᱟᱠᱟᱱᱟ ᱱᱟᱦᱟᱜ ᱢᱟᱱᱮ ᱥᱟᱹᱨᱫᱤ ᱡᱷᱚᱠᱟ ᱫᱚ ᱟᱹᱰᱤ ᱥᱚᱠᱛᱚ ᱢᱟᱱᱮ ᱵᱟᱨᱭᱟ ᱵᱟᱨ ᱢᱟᱱᱮ ᱛᱤᱱᱟᱹᱜ ᱵᱟᱨ ᱯᱮ ᱯᱷᱟᱹᱛᱤᱭᱟᱜ ᱜᱟᱱ ᱦᱩᱭᱩᱜᱼᱟ ᱪᱮ ᱵᱟᱨ ᱠᱷᱟᱹᱪᱤ ᱦᱩᱭᱩᱜᱼᱟ ᱥᱟᱹᱨᱫᱤ ᱡᱚᱠᱷᱟ ᱟᱨ ᱱᱤᱛᱚᱜ ᱫᱚ ᱢᱤᱫ ᱠᱷᱟᱹᱧᱪᱤ ᱦᱩᱭᱩᱜ ᱠᱟᱱᱟ
ᱦᱳᱭ ᱛᱚ ᱟᱨ ᱯᱩᱨᱟᱹ ᱱᱟᱦᱟᱜ ᱢᱟᱛᱠᱚᱢ ᱦᱟᱞᱟᱝ ᱠᱟᱛᱮ ᱩᱢ ᱵᱟᱲᱟ ᱯᱷᱩᱨᱪᱟᱹ ᱠᱟᱛᱮ ᱱᱟᱦᱟᱜ ᱟᱭᱳ ᱦᱮᱡ ᱮᱱᱟ ᱯᱟᱪᱮ ᱦᱳᱭ ᱟᱨ ᱪᱮᱫᱟᱜ ᱥᱮ ᱟᱞᱮ ᱫᱚ ᱱᱟᱦᱟᱜ ᱢᱤᱨᱩ ᱵᱟᱦᱟ ᱢᱟᱨᱰᱤ ᱪᱮ ᱮᱱᱠᱷᱟᱱ ᱫᱚ ᱱᱟᱦᱟᱜ ᱯᱟᱛᱟ ᱟᱹᱣᱨᱤ ᱵᱚᱸᱜᱟ ᱵᱩᱨᱩ ᱫᱚ ᱱᱟᱦᱟᱜ ᱢᱟᱛᱠᱚᱢ ᱠᱚ ᱡᱚᱴᱮᱫ ᱠᱟᱛᱮ ᱫᱚ ᱢᱟᱱᱮ ᱚᱲᱟᱜ ᱫᱚ ᱱᱟᱦᱟᱜ ᱚᱱᱠᱟ ᱵᱟᱞᱮ ᱵᱚᱞᱚ ᱫᱟᱲᱮᱭᱟᱜᱼᱟ ᱢᱟᱱᱮ ᱩᱢ ᱵᱟᱲᱟ ᱯᱷᱩᱨᱪᱟᱹ ᱠᱟᱛᱮ ᱜᱮ ᱱᱟᱦᱟᱜ ᱚᱲᱟᱜ ᱵᱚᱞᱚ ᱫᱚ

ᱟᱫᱚ ᱴᱷᱤᱠ ᱜᱮᱭᱟ ᱢᱟ ᱵᱷᱤᱰᱤᱭᱳ ᱨᱮ ᱡᱚᱲᱟᱣ ᱛᱟᱦᱮᱱ ᱯᱮ ᱟᱨ ᱟᱞᱮ ᱟᱹᱛᱩ ᱢᱚᱭᱫᱟᱱ ᱦᱚᱸ ᱥᱮᱴᱮᱨ ᱩᱛᱟᱹᱨ ᱦᱩᱭᱱᱟ ᱛᱟᱵᱚᱱ ᱥᱟᱹᱨᱫᱤ ᱥᱤᱛᱩᱝ ᱥᱟᱹᱨᱫᱤ ᱥᱤᱛᱩᱝ ᱟᱨ ᱜᱟᱹᱰᱤ ᱠᱚ ᱱᱟᱦᱟᱜ ᱞᱤᱧ ᱛᱤᱸᱜᱩ ᱠᱟᱫᱟ ᱟᱞᱮᱭᱟᱜ ᱱᱚᱣᱟ ᱵᱚᱞ ᱮᱱᱮᱡ ᱯᱮᱱᱰᱮᱞ ᱥᱩᱨ ᱨᱮ ᱱᱟᱦᱟᱜ ᱟᱨ ᱠᱚᱲᱟ ᱠᱚ ᱱᱟᱦᱟᱜ ᱠᱚ ᱦᱚᱦᱚ ᱞᱮᱫ ᱫᱚ ᱟᱞᱮ ᱟᱹᱛᱩ ᱨᱮᱱ ᱩᱱᱠᱩ ᱫᱚ ᱦᱟᱱᱛᱮ ᱨᱮ ᱢᱮᱱᱟᱜ ᱠᱚᱣᱟ ᱛᱟᱵᱚᱱ ᱢᱮᱱᱫᱚ ᱡᱟᱭᱜᱟ ᱱᱟᱦᱟᱜ ᱠᱚ ᱮᱢᱟ ᱯᱮᱭᱟ

ᱚᱠᱟ ᱤᱨᱟᱹ ᱠᱚᱛᱮ ᱱᱟᱦᱟᱜ ᱞᱮ ᱢᱟᱯᱟ ᱚᱱᱟ ᱦᱤᱥᱟᱹᱵ ᱛᱮ ᱱᱟᱦᱟᱜ ᱠᱚᱲᱟ ᱠᱚ ᱱᱤᱛᱚᱜ ᱡᱟᱭᱜᱟ ᱢᱟᱯ ᱠᱚ ᱪᱷᱩᱴᱟᱹᱣ ᱠᱟᱱᱟ ᱟᱫᱚ ᱧᱮᱞ ᱜᱮ ᱱᱟᱦᱟᱜ ᱛᱤᱥ ᱠᱚᱛᱮ ᱜᱮᱞᱮᱨᱤ ᱵᱟᱝ ᱵᱟᱣᱩᱱᱰᱨᱤ ᱠᱚ ᱱᱟᱦᱟᱜ ᱵᱮᱱᱟᱣ ᱠᱟᱱᱟ ᱚᱱᱟ ᱢᱟ ᱚᱠᱛᱚ ᱜᱮ ᱱᱟᱦᱟᱜ ᱞᱟᱹᱭᱟ ᱟᱨ ᱟᱹᱰᱤ ᱥᱚᱠᱛᱚ ᱥᱤᱛᱩᱝ ᱜᱮ ᱵᱩᱡᱷᱟᱹᱜ ᱠᱟᱱᱟ ᱛᱟᱵᱚᱱ ᱫᱟᱜ ᱵᱚᱛᱚᱞ ᱠᱚᱧ ᱥᱟᱵ ᱛᱟᱨᱟ ᱟᱠᱟᱫᱼᱟ ᱟᱨ ᱟᱹᱛᱩ ᱨᱮ ᱡᱟᱭᱜᱟ ᱢᱟᱯ ᱚᱠᱟᱜ ᱮᱢ ᱛᱟᱦᱮᱱ ᱠᱷᱟᱱ ᱡᱟᱦᱟᱸ ᱛᱤᱥ ᱠᱤᱪᱷᱩ ᱡᱟᱭᱜᱟ ᱨᱮᱦᱚᱸ ᱵᱟᱲᱟᱭ ᱧᱚᱜ ᱢᱟᱱᱮ ᱡᱟᱦᱟᱸ ᱛᱤᱥ ᱡᱟᱭᱜᱟ ᱨᱮᱦᱚᱸᱧ ᱵᱟᱲᱟᱭ ᱧᱚᱜ ᱠᱟᱜᱼᱟ ᱚᱱᱟ ᱦᱤᱥᱟᱹᱵ ᱛᱮ ᱱᱚᱣᱟ ᱡᱟᱭᱜᱟ ᱢᱟᱯ ᱡᱚᱜᱟᱜ ᱠᱚᱫᱚ ᱱᱤᱭᱟᱹᱛᱮ ᱥᱮᱴᱮᱨᱚᱜ ᱫᱚᱨᱠᱟᱨ ᱜᱮ ᱥᱟᱹᱨᱫᱤ ᱥᱤᱛᱩᱝ ᱥᱟᱹᱨᱫᱤ ᱥᱤᱛᱩᱝ ᱢᱟᱯ ᱠᱚ ᱪᱷᱩᱴᱟᱹᱣ ᱠᱟᱱᱟ

ᱵᱟᱢ ᱮᱱᱮᱡ ᱛᱟᱦᱮᱸᱫ ᱟᱨ ᱪᱮᱫ ᱠᱚᱢ ᱠᱷᱮᱞ ᱛᱟᱦᱮᱸᱫ ᱥᱮᱫᱟᱭ ᱠᱟᱹᱛᱤ ᱠᱟᱹᱛᱤ ᱠᱟᱹᱛᱤ ᱠᱟᱹᱛᱤ ᱯᱮ ᱠᱷᱮᱞ ᱛᱟᱦᱮᱸᱫ ᱵᱚᱞ ᱫᱚ ᱵᱟᱢ ᱠᱷᱮᱞᱟ ᱛᱟᱦᱮᱸᱫ ᱟᱪᱪᱷᱟ ᱴᱷᱤᱠ ᱜᱮᱭᱟ ᱟᱨ ᱱᱩᱭ ᱜᱚᱲᱚᱢ ᱦᱟᱲᱟᱢ ᱫᱚ ᱟᱹᱰᱤ ᱨᱩᱥᱤᱠᱟ ᱠᱚᱲᱟᱭ ᱛᱟᱦᱮᱸ ᱞᱮᱱᱟ ᱵᱟ ᱜᱚᱲᱚᱢ ᱦᱟᱲᱟᱢ ᱦᱳᱭᱛᱚ ᱚᱱᱟ ᱢᱟ ᱡᱚᱛᱚ ᱫᱤᱱ ᱢᱟ ᱵᱟᱭ ᱛᱟᱦᱮᱱᱟ ᱚᱱᱟ ᱢᱟ ᱚᱠᱛᱚ ᱨᱮᱜᱮ ᱦᱳᱭᱛᱚ ᱟᱫᱚ ᱱᱚᱜᱼᱚ ᱱᱚᱝᱠᱟᱱᱟᱜ ᱦᱳᱭ ᱟᱫᱚ ᱡᱟᱭᱜᱟ ᱢᱟᱯ ᱠᱷᱟᱹᱛᱤᱨ ᱱᱟᱦᱟᱜ ᱱᱩᱭ ᱜᱚᱲᱚᱢ ᱦᱟᱲᱟᱢ ᱥᱮᱴᱮᱨ ᱟᱠᱟᱱᱟ ᱟᱨ

ᱟᱪᱪᱷᱟ ᱵᱟ ᱦᱳᱭ ᱴᱷᱤᱠ ᱜᱮᱭᱟ ᱦᱮᱸ ᱥᱮᱫᱟᱭ ᱫᱚ ᱟᱹᱰᱤ ᱠᱷᱟᱛᱨᱟᱭ ᱠᱷᱮᱞ ᱛᱟᱦᱮᱱ ᱟᱨ ᱧᱩᱛᱩᱢ ᱫᱚ ᱛᱟᱭ ᱠᱟᱛᱨᱤ ᱟᱪᱪᱷᱟ ᱵᱟ ᱴᱷᱤᱠ ᱜᱮᱭᱟ ᱟᱨ ᱵᱟᱹᱦᱩ ᱠᱚᱫᱚ ᱱᱟᱦᱟᱜ ᱵᱟᱭ ᱟᱹᱜᱩ ᱟᱠᱟᱫ ᱠᱚᱣᱟ ᱰᱟᱹᱝᱜᱩ ᱜᱮ ᱟᱹᱜᱩ ᱠᱚᱣᱟ ᱵᱚᱱ ᱦᱳᱭ ᱟᱹᱜᱩ ᱠᱚᱣᱟ ᱵᱚ ᱪᱟᱹᱠᱨᱤ ᱠᱚ ᱧᱟᱢ ᱵᱟᱲᱟ ᱠᱟᱛᱮ ᱯᱟᱪᱷᱮ ᱵᱚ ᱦᱳᱭ ᱦᱤᱡᱩᱜ ᱠᱟᱱ ᱥᱮᱨᱢᱟ ᱜᱮ ᱟᱪᱪᱷᱟ ᱴᱷᱤᱠ ᱜᱮᱭᱟ A few moments later. ᱟᱨ ᱡᱟᱭᱜᱟ ᱯᱩᱨᱟᱹ ᱢᱟᱯᱚ ᱦᱩᱭ ᱛᱮ ᱛᱟᱵᱚᱱ ᱴᱟᱭᱤᱢ ᱥᱟᱲᱮ ᱱᱚ ᱱᱤᱛᱚᱜ ᱫᱩᱭᱴᱟ ᱵᱟᱵᱚᱱ ᱢᱟᱱᱮ ᱛᱤᱱ ᱵᱟᱡᱮ ᱜᱮ ᱱᱟᱦᱟᱜ ᱟᱨ ᱱᱤᱛᱚᱜ ᱫᱚ ᱱᱟᱦᱟᱜ ᱞᱮ ᱡᱮ ᱡᱟᱦᱟᱨᱚᱜᱼᱟ ᱟᱨ ᱱᱟᱥᱮᱱᱟᱜ ᱠᱚᱲᱟ ᱠᱚ ᱥᱟᱞᱟᱜ ᱱᱤᱛᱚᱜ ᱞᱮ ᱠᱟᱛᱷᱟ ᱵᱟᱲᱟ ᱧᱚᱜᱚᱜ ᱠᱟᱱᱟ ᱟᱨ ᱢᱤᱴᱤᱝ ᱢᱟ ᱛᱟᱵᱚᱱ ᱪᱟᱵᱟᱭᱮᱱᱟ ᱱᱤᱛᱚᱜ ᱢᱟ ᱱᱟᱦᱟᱜ ᱵᱚᱠᱚᱧ ᱛᱮᱞᱤᱧ ᱚᱲᱟᱜ ᱞᱤᱧ ᱩᱴᱷᱟᱹᱣ ᱩᱛᱟᱹᱨᱚᱜᱼᱟ ᱟᱨ ᱱᱚᱜᱼᱚᱭ ᱛᱟᱵᱚᱱ ᱟᱨᱟᱜᱟᱜ ᱟᱨ ᱱᱚᱣᱟ ᱫᱚ ᱱᱟᱦᱟᱜ ᱫᱟᱜ ᱵᱚᱛᱚᱞ ᱠᱟᱱᱟ ᱢᱤᱴᱤᱝ ᱪᱟᱵᱟ ᱯᱚᱨᱮ ᱢᱟ ᱱᱟᱥᱮᱱᱟᱜ ᱢᱟ ᱤᱱᱟᱹᱜ ᱢᱟᱠᱚ ᱧᱩ ᱧᱚᱜ ᱜᱮᱭᱟ ᱟᱨ ᱪᱮᱫ ᱞᱮᱠᱟ ᱯᱮ ᱧᱮᱞᱮᱫ ᱛᱟᱵᱚᱱ ᱯᱟᱹᱨᱣᱟᱹ ᱞᱮᱠᱟ ᱯᱮ ᱧᱮᱞᱮᱫᱼᱟ ᱥᱮ ᱵᱟᱝ ᱱᱚᱣᱟ ᱢᱟ ᱱᱚᱢᱵᱚᱨ ᱚᱣᱟᱱ ᱞᱮᱠᱟ ᱧᱮᱞᱚᱜ ᱠᱟᱱᱟ ᱪᱮ ᱱᱚᱢᱵᱚᱨ ᱚᱣᱟᱱ ᱱᱚᱢᱵᱚᱨ ᱚᱣᱟᱱ ᱪᱮ ᱟᱭᱵᱤ ᱞᱮᱠᱟ ᱱᱚᱢᱵᱚᱨ ᱚᱣᱟᱱ ᱫᱚ ᱵᱟᱝ ᱵᱟᱠᱟᱲᱤ ᱵᱞᱟᱠ ᱱᱚᱝᱠᱟ ᱛᱟᱦᱮᱱᱟ ᱵᱟᱠᱟᱲᱤ ᱵᱞᱟᱠ ᱟᱢ ᱫᱚᱢ ᱧᱩᱭ ᱜᱮᱭᱟ ᱪᱮ

ᱜᱮᱞᱮᱨᱤ ᱵᱟᱣᱰᱨᱤ ᱵᱟᱣᱰᱨᱤ ᱮᱦᱚᱵ ᱫᱚ ᱵᱮᱱᱟᱜᱼᱟ ᱯᱨᱚᱛᱷᱚᱢ ᱵᱟᱣᱰᱨᱤ ᱵᱮᱱᱟᱜᱼᱟ ᱚᱱᱟ ᱯᱚᱨᱮ ᱜᱮᱞᱮᱨᱤ ᱜᱮᱞᱮᱨᱤ ᱟᱫᱚ ᱛᱤᱥ ᱠᱚᱛᱮ ᱵᱮᱱᱟᱜ ᱠᱟᱱᱟ ᱚᱱᱟ ᱫᱚ ᱦᱟᱸᱜ ᱦᱟᱯᱮ ᱤᱧ ᱦᱚᱸ ᱵᱟᱹᱧ ᱢᱮᱱ ᱫᱟᱲᱮᱭᱟᱜ ᱠᱟᱱᱟ ᱟᱫᱚ ᱢᱟᱯ ᱡᱳᱜᱽ ᱠᱚ ᱱᱟᱦᱟᱜ ᱦᱩᱭᱱᱟ ᱛᱟᱵᱚᱱ ᱵᱚᱠᱚᱧ ᱛᱮᱦᱮᱧ ᱟᱹᱰᱤ ᱡᱳᱨ ᱪᱷᱩᱴᱟᱹᱣ ᱠᱟᱱᱟ ᱟᱫᱚ ᱴᱷᱤᱠ ᱜᱮᱭᱟ ᱱᱚᱰᱮ ᱵᱷᱤᱰᱤᱭᱳ ᱱᱚᱰᱮ ᱢᱩᱪᱟᱹᱫ ᱦᱟᱛᱟᱣ ᱠᱟᱜ ᱠᱟᱱᱟ A few moments later ᱟᱨ ᱛᱟᱵᱚᱱ ᱧᱮᱞ ᱧᱮᱞ ᱛᱮ ᱴᱟᱭᱤᱢ ᱥᱟᱰᱮ ᱜᱚᱫ ᱮᱱᱟ ᱱᱤᱛᱚᱜ ᱯᱟᱸᱪᱴᱟ ᱯᱚᱸᱪᱤᱥ ᱟᱨ ᱵᱟᱹᱭ ᱵᱟᱹᱭ ᱛᱮ ᱤᱧ ᱦᱚᱸ ᱨᱟᱭᱨᱚᱢᱯᱩᱨ ᱜᱟᱲ ᱵᱟᱡᱟᱨᱤᱧ ᱚᱰᱚᱠᱚᱜᱼᱟ ᱱᱟᱦᱟᱜ ᱛᱟᱵᱚᱱ ᱟᱨ ᱪᱮᱫ ᱠᱷᱟᱹᱛᱤᱨ ᱨᱟᱭᱨᱚᱢᱯᱩᱨ ᱜᱟᱲ ᱵᱟᱡᱟᱨ ᱱᱟᱦᱟᱜ ᱚᱰᱚᱠᱚᱜᱼᱟ ᱚᱱᱟ ᱫᱚ ᱴᱟᱭᱴᱮᱞ ᱛᱷᱟᱢᱱᱮᱞ ᱧᱮᱞ ᱠᱟᱛᱮ ᱦᱚᱸ ᱱᱟᱦᱟᱜ ᱠᱤᱪᱷᱤ ᱯᱮ ᱴᱷᱤᱠᱟᱹ ᱜᱚᱫ ᱫᱟᱲᱮᱭᱟᱜ ᱠᱟᱱ ᱜᱮᱭᱟ ᱯᱟᱞᱮ ᱛᱟᱵᱚᱱ ᱟᱫᱚ ᱱᱟᱦᱟᱜ ᱨᱟᱭᱨᱚᱢᱯᱩᱨ ᱵᱚ ᱥᱮᱴᱮᱨ ᱞᱮᱱᱠᱷᱟᱱ ᱵᱩᱴᱟᱹ ᱥᱮᱡ ᱴᱷᱟᱹᱣᱠᱟᱹ ᱫᱷᱟᱨᱟ ᱱᱟᱦᱟᱜ ᱤᱧ ᱵᱟᱲᱟᱭ ᱧᱚᱜ ᱦᱚᱪᱚ ᱯᱮᱭᱟ ᱛᱟᱵᱚᱱ ᱟᱨ ᱢᱟᱲᱟᱝ ᱟᱹᱰᱤ ᱫᱤᱱ ᱦᱳᱭ ᱢᱟᱱᱮ ᱵᱷᱤᱰᱤᱭᱳ ᱠᱚᱨᱮᱧ ᱵᱟᱲᱟᱭ ᱦᱚᱪᱚ ᱟᱠᱟᱫ ᱯᱮᱜᱮᱭᱟ ᱱᱟᱦᱟᱜ ᱡᱮ ᱱᱚᱣᱟ ᱚᱯᱷ ᱥᱤᱡᱤᱱ ᱨᱮ ᱱᱟᱦᱟᱜ ᱡᱮ ᱟᱯᱮ ᱠᱚ ᱨᱟᱹᱥᱠᱟᱹ ᱦᱚᱪᱚ ᱞᱟᱹᱜᱤᱫ ᱟᱯᱮ ᱠᱚ ᱨᱟᱹᱥᱠᱟᱹ ᱦᱚᱪᱚ ᱞᱟᱹᱜᱤᱫ ᱱᱟᱦᱟᱜ ᱢᱤᱫᱴᱟᱝ ᱟᱞᱵᱚᱢ ᱵᱷᱤᱰᱤᱭᱳ ᱱᱟᱦᱟᱜ ᱱᱤᱦᱟᱹᱛᱤᱧ ᱟᱹᱜᱩᱭᱟ ᱟᱫᱚ ᱱᱤᱛᱚᱜ ᱢᱟ ᱱᱟᱦᱟᱜ ᱚᱯᱷ ᱥᱤᱡᱤᱱ ᱥᱮᱴᱮᱨ ᱟᱠᱟᱱᱟ ᱟᱨ ᱠᱚᱢᱮᱱᱴ ᱠᱚᱦᱚᱸ ᱵᱚᱦᱩᱛ ᱜᱮ ᱦᱤᱡᱩᱜ ᱠᱟᱱᱟ ᱫᱟᱫᱟ ᱛᱤᱥ ᱟᱞᱵᱚᱢ ᱵᱷᱤᱰᱤᱭᱳᱢ ᱟᱹᱜᱩᱭᱮᱫᱼᱟ ᱟᱫᱚ ᱚᱱᱟ ᱠᱷᱟᱹᱛᱤᱨ ᱜᱮ ᱱᱟᱦᱟᱜ ᱨᱟᱭᱨᱚᱝᱯᱩᱨ ᱜᱟᱲ ᱵᱟᱡᱟᱨ ᱫᱚ ᱥᱮᱱ ᱦᱩᱭᱩᱜ ᱠᱟᱱᱟ ᱟᱨ ᱚᱸᱰᱮ ᱥᱮᱱ ᱠᱟᱛᱮᱫ ᱱᱟᱦᱟᱜ

ᱟᱨ ᱚᱱᱠᱟ ᱥᱚᱢᱚᱭ ᱢᱟ ᱵᱟᱭ ᱧᱟᱢᱚᱜ ᱜᱮᱭᱟ ᱟᱫᱚ ᱱᱤᱛᱚᱜ ᱚᱯᱷ ᱥᱤᱡᱤᱱ ᱥᱮᱴᱮᱨ ᱟᱠᱟᱱᱛᱮ ᱤᱧ ᱦᱚᱸ ᱱᱤᱛᱚᱜ ᱤᱧ ᱯᱷᱤᱨᱤ ᱟᱠᱟᱱᱛᱮ ᱤᱧ ᱢᱮᱱ ᱦᱟᱯᱮ ᱟᱯᱮ ᱠᱚ ᱨᱟᱹᱥᱠᱟᱹ ᱦᱚᱪᱚ ᱞᱟᱹᱜᱤᱫ ᱱᱤᱦᱟᱹᱛ ᱟᱞᱵᱚᱢ ᱵᱷᱤᱰᱤᱭᱳᱧ ᱟᱹᱜᱩᱭ ᱜᱮᱭᱟ ᱟᱫᱚ ᱴᱷᱤᱠ ᱜᱮᱭᱟ ᱱᱟᱦᱟᱜ ᱱᱤᱛᱚᱜ ᱨᱟᱭᱨᱚᱝᱯᱩᱨ ᱥᱮᱴᱮᱨ ᱠᱟᱛᱮ ᱱᱟᱜ ᱫᱤᱱ ᱠᱚ ᱰᱮᱴ ᱠᱚᱞᱮ ᱴᱷᱟᱹᱣᱠᱟᱹᱭᱟ ᱚᱠᱟ ᱦᱤᱞᱳᱜ ᱫᱷᱟᱨᱡᱚᱜ ᱠᱟᱱᱟ ᱱᱟᱦᱟᱜ ᱟᱨ ᱫᱷᱟᱨᱡᱚ ᱞᱮᱱᱠᱷᱟᱱ ᱠᱤᱪᱷᱩ ᱱᱟᱦᱟᱜ ᱵᱷᱤᱰᱤᱭᱳ ᱢᱟᱫᱽᱫᱷᱚᱢ ᱛᱮᱜᱮ ᱱᱟᱦᱟᱜ ᱵᱟᱲᱟᱭ ᱦᱚᱪᱚ ᱯᱮᱭᱟ ᱛᱚ ᱵᱷᱤᱰᱤᱭᱳ ᱨᱮ ᱡᱚᱲᱟᱣ ᱛᱟᱦᱮᱱ ᱯᱮ ᱟᱨ ᱵᱟᱵᱟ ᱦᱚᱸ ᱱᱤᱛᱚᱜ ᱫᱚ ᱢᱤᱫᱴᱟᱜ ᱜᱮ ᱛᱟᱞᱮ ᱰᱟᱹᱝᱨᱤ ᱥᱟᱨᱮᱡ ᱟᱠᱟᱱᱟ ᱱᱩᱭ ᱫᱟᱜ ᱢᱟᱹᱰᱤ ᱫᱟᱜ ᱮᱢ ᱧᱚᱜ ᱟᱭ ᱠᱟᱱᱟ ᱵᱟᱪᱮ ᱵᱟ ᱦᱳᱭ ᱱᱩᱭ ᱢᱟᱹᱰᱤ ᱫᱟᱜ ᱮᱢ ᱧᱚᱜ ᱦᱩᱭᱩᱜ ᱠᱟᱱᱟ ᱦᱳᱭᱛᱚ ᱛᱚᱞ ᱞᱮᱱ ᱛᱟᱦᱮᱸᱜ ᱛᱚ ᱦᱳᱭᱛᱚ
ᱟᱨ ᱡᱚᱢ ᱧᱩ ᱨᱮ ᱵᱟᱭ ᱰᱷᱤᱞᱟᱹᱭ ᱠᱟᱱᱟ ᱵᱟᱪᱵᱟ ᱦᱳᱭ ᱱᱩᱭ ᱫᱟᱜ ᱢᱟᱹᱰᱤ ᱠᱚ ᱮᱢ ᱵᱩᱥᱩᱵ ᱠᱚ ᱮᱢ ᱦᱩᱭᱩᱜ ᱠᱟᱱᱟ ᱟᱨ ᱟᱭᱳ ᱫᱚ ᱦᱟᱱᱛᱮ ᱵᱟᱲᱜᱮ ᱥᱮᱫ ᱨᱮ ᱢᱮᱱᱟᱭᱟ ᱩᱱᱤ ᱫᱚ ᱤᱭᱟᱹ ᱯᱟᱞᱦᱟ ᱠᱚ ᱡᱚᱜ ᱵᱟᱲᱟᱭᱮᱫᱼᱟ ᱫᱟᱠᱟᱭ ᱪᱚᱸᱫᱟ ᱟᱠᱟᱫᱼᱟ ᱪᱟᱣᱞᱮ ᱫᱚ ᱠᱷᱟᱸᱡᱚ ᱟᱠᱟᱫ ᱪᱚ ᱵᱟᱵᱟ ᱟᱹᱣᱨᱤ ᱠᱷᱟᱸᱡᱚᱭᱟ

ᱪᱮᱫ ᱟᱢ ᱪᱮᱫ ᱵᱷᱟᱴᱩ ᱴᱩᱰᱩ ᱠᱟᱱᱟᱭ ᱟᱨ ᱱᱟᱛᱮ ᱨᱮ ᱱᱟᱦᱟᱜ ᱢᱮᱱᱟᱭᱟ ᱱᱩᱭ ᱫᱚ ᱤᱭᱟᱹ ᱠᱟᱱᱟᱭ ᱪᱮᱫ ᱛᱟᱞᱟᱝ ᱯᱟᱴᱤ ᱧᱩᱛᱩᱢ ᱵᱟᱯᱤ ᱦᱮᱢᱵᱨᱚᱢ ᱢᱮᱱ ᱫᱚ ᱡᱟᱢᱫᱟ ᱤᱞᱮᱵᱷᱮᱱ ᱠᱚᱲᱟ ᱠᱟᱱᱟᱭ ᱟᱨ ᱱᱟᱛᱮ ᱨᱮᱢᱟ ᱱᱟᱦᱟᱜ ᱢᱮᱱᱟᱜ ᱠᱤᱱᱟ ᱯᱟᱴᱤ ᱛᱤᱠᱤᱱ ᱯᱟᱴᱤ ᱢᱮᱱᱟᱭᱟ ᱟᱨ ᱱᱩᱭ ᱫᱚ ᱱᱟᱦᱟᱜ ᱯᱟᱴᱤ ᱛᱮᱠᱚ ᱟᱹᱛᱩ ᱨᱤᱱᱤᱡ ᱜᱮ ᱱᱟᱦᱟᱜ ᱠᱚᱲᱟ ᱠᱟᱱᱟᱭ ᱫᱟᱫᱟ ᱠᱟᱱᱟᱭ ᱫᱟᱫᱟ ᱟᱢᱟᱜ ᱧᱩᱛᱩᱢ ᱵᱤᱢᱚᱞ ᱵᱤᱢᱚᱞ ᱴᱩᱰᱩ ᱟᱪᱪᱷᱟ ᱯᱟᱴᱤ ᱫᱚ ᱱᱟᱦᱟᱜ ᱫᱤᱱᱮᱥ ᱠᱩᱢᱟᱨ ᱴᱩᱰᱩ ᱟᱨ ᱱᱩᱭᱟᱜ ᱵᱤᱢᱚᱞ ᱴᱩᱰᱩ ᱢᱟᱱᱮ ᱥᱮᱢ ᱜᱩᱥᱴᱤ ᱠᱚᱲᱟ ᱦᱳᱭ ᱟᱨ ᱱᱤᱛᱚᱜ ᱫᱚ ᱱᱟᱦᱟᱜ ᱛᱟᱵᱚᱱ ᱢᱟᱱᱮ ᱟᱞᱵᱚᱢ ᱥᱩᱴᱤᱝ ᱡᱟᱦᱟᱸ ᱱᱟᱦᱟᱜ ᱟᱥᱟ ᱛᱮ ᱱᱟᱦᱟᱜ ᱦᱮᱡ ᱦᱩᱭ ᱟᱠᱟᱱᱟ ᱨᱟᱭᱨᱚᱝᱯᱩᱨ ᱜᱟᱲ ᱵᱟᱡᱟᱨ ᱟᱫᱚ ᱚᱱᱟ ᱠᱷᱟᱹᱛᱤᱨ ᱛᱮᱜᱮ ᱱᱟᱦᱟᱜ ᱱᱩᱠᱩ ᱠᱚᱲᱟ ᱥᱟᱞᱟᱜ ᱟᱞᱮ ᱠᱩᱨᱩᱢᱩᱴᱩ ᱪᱷᱩᱴᱟᱹᱣ ᱨᱮᱜᱮ ᱢᱮᱱᱟᱜ ᱞᱮᱭᱟ ᱪᱮᱫᱟᱜ ᱥᱮ ᱞᱚᱜᱚᱱ ᱫᱷᱟᱨᱟ ᱞᱮ ᱥᱩᱴᱤᱝ ᱟᱞᱮ ᱢᱮᱱᱮᱜᱼᱟ ᱢᱮᱱᱫᱚ ᱱᱟᱦᱟᱜ ᱱᱤᱛᱚᱜ ᱥᱮᱴᱮᱨ ᱱᱟᱞᱮ ᱛᱟᱵᱚᱱ ᱟᱨᱦᱚᱸ ᱢᱮᱱᱫᱚ ᱱᱟᱦᱟᱜ ᱨᱟᱭᱨᱚᱝᱯᱩᱨ ᱨᱮᱱᱟᱜ ᱰᱤᱥᱤᱥᱤ ᱚᱰᱤᱭᱳ ᱟᱨ ᱥᱮᱨᱮᱧ ᱠᱚᱫᱚ ᱢᱟᱲᱟᱝ ᱨᱮᱜᱮ ᱡᱳᱜᱟᱲ ᱴᱷᱤᱠ ᱟᱠᱟᱱᱟ ᱟᱫᱚ ᱟᱨ ᱢᱤᱫ ᱫᱷᱟᱣ ᱱᱚᱰᱮ ᱞᱮ ᱵᱚᱞᱚ ᱧᱚᱜᱚᱜ ᱠᱟᱱᱟ ᱟᱨ ᱱᱟᱣᱟ ᱥᱮᱨᱮᱧ ᱟᱨᱦᱚᱸ ᱱᱟᱦᱟᱜ ᱩᱱᱤ ᱫᱟᱫᱟ ᱠᱟᱹᱴᱤᱡ ᱟᱸᱡᱚᱢ ᱧᱚᱜ ᱟᱞᱮᱭᱟ

ᱟᱵᱟᱨ ᱴᱷᱤᱠ ᱟᱢ ᱫᱚ ᱛᱮᱦᱮᱧ ᱜᱮᱢ ᱦᱤᱡᱩᱜ ᱠᱟᱱᱟ ᱯᱨᱚᱛᱷᱚᱢ ᱪᱮ ᱢᱟᱲᱟᱝ ᱦᱚᱢ ᱦᱮᱡ ᱵᱟᱲᱟ ᱟᱠᱟᱱᱟ
ᱱᱚᱰᱮ
ᱱᱟᱣᱟ ᱚᱱᱟ ᱵᱷᱤᱛᱟᱹᱨ ᱦᱟᱱᱟ ᱯᱟᱥᱴᱟ ᱱᱟᱜ ᱠᱚ ᱥᱮᱨᱮᱧᱟ ᱛᱟᱵᱚᱱ ᱥᱮᱨᱮᱧ ᱠᱚᱫᱚ ᱯᱟᱴᱤ

ᱟᱨ ᱴᱟᱭᱤᱢ ᱥᱟᱰᱮ ᱜᱚᱫ ᱮᱱᱟ ᱟᱴᱴᱟ ᱪᱷᱚ ᱟᱨ ᱥᱮᱨᱮᱧ ᱠᱚᱞᱮ ᱟᱸᱡᱚᱢ ᱠᱮᱜᱼᱟ ᱟᱨ ᱯᱩᱨᱟᱹ ᱛᱟᱜᱲᱟ ᱜᱮ ᱱᱟᱦᱟᱜ ᱦᱩᱭ ᱟᱠᱟᱱᱟ ᱛᱟᱵᱚᱱ ᱥᱮᱨᱮᱧ ᱠᱚᱫᱚ ᱟᱨ ᱱᱩᱠᱩ ᱠᱚᱲᱟ ᱜᱤᱧ ᱠᱩᱞᱤ ᱧᱚᱜ ᱠᱚᱣᱟ ᱯᱟᱴᱤ ᱫᱚ ᱟᱢ ᱫᱚ ᱵᱟᱹᱧ ᱠᱩᱞᱤ ᱢᱮᱭᱟ ᱟᱫᱚ ᱤᱧᱤᱧ ᱠᱩᱞᱤᱭᱮᱫ ᱢᱮᱭᱟ ᱱᱮᱛᱟᱨ ᱱᱩᱠᱤᱱ ᱱᱟᱣᱟ ᱵᱚᱠᱚᱧ ᱛᱟᱹᱠᱤᱱᱤᱧ ᱠᱩᱞᱤ ᱠᱤᱱᱟ ᱟᱨ ᱪᱮᱫ ᱞᱮᱠᱟ ᱥᱮᱨᱮᱧ ᱵᱤᱱ ᱵᱩᱡᱷᱟᱹᱣ ᱠᱮᱜᱼᱟ

ᱥᱟᱲᱮ ᱵᱟᱠᱷᱟᱱ ᱮᱱᱟᱝ ᱠᱷᱚᱱᱟᱜ ᱱᱚᱣᱟ ᱨᱩ ᱨᱮᱜᱮ ᱛᱟᱦᱮᱱᱟ ᱡᱟᱦᱟᱸ ᱛᱤᱥ ᱟᱹᱠᱷᱨᱤᱧᱚᱜᱼᱟ ᱱᱟᱦᱟᱜ ᱴᱷᱤᱠ ᱫᱤ ᱱᱮᱠᱥᱴ ᱰᱮ ᱟᱨ ᱛᱮᱦᱮᱧ ᱫᱚ ᱱᱟᱦᱟᱜ ᱛᱮᱨᱚ ᱛᱟᱹᱨᱤᱠᱷ ᱠᱟᱱᱟ ᱛᱟᱵᱚᱱ ᱢᱮᱱᱫᱟ ᱱᱟᱦᱟᱜ ᱥᱩᱠᱩᱞ ᱵᱟᱨ ᱟᱨ ᱛᱟᱭᱚᱢ ᱫᱚ ᱱᱟᱦᱟᱜ ᱥᱟᱰᱮ ᱠᱟᱱᱟ ᱛᱤᱱᱴᱟ ᱮᱜᱟᱨᱚ ᱟᱨ ᱱᱤᱛᱚᱜ ᱫᱚ ᱟᱞᱮᱭᱟᱜ ᱵᱟᱲᱜᱮ ᱱᱚᱣᱟ ᱯᱟᱴ ᱥᱮᱫ ᱱᱟᱦᱟᱜ ᱢᱤᱱᱟᱹᱧᱟ ᱟᱨ ᱦᱚᱞᱟ ᱢᱟ ᱱᱟᱦᱟᱜ ᱨᱟᱭᱨᱚᱢᱯᱩᱨ ᱜᱟᱲ ᱵᱟᱡᱟᱨ ᱥᱮᱱ ᱦᱩᱭ ᱞᱮᱱᱟ ᱢᱮᱱᱫᱚ ᱱᱟᱦᱟᱜ ᱟᱞᱵᱚᱢ ᱵᱷᱤᱰᱤᱭᱳ ᱱᱟᱦᱟᱜ ᱵᱚ ᱥᱩᱴᱤᱝ ᱫᱚ ᱟᱫᱚ ᱚᱱᱟ ᱰᱮᱴ ᱠᱚ ᱱᱟᱦᱟᱜ ᱯᱷᱟᱭᱱᱮᱞ ᱮᱱᱟ ᱛᱟᱵᱚᱱ ᱟᱨ ᱚᱱᱟ ᱰᱮᱴ ᱫᱚ ᱱᱟᱦᱟᱜ ᱟᱞᱵᱚᱢ ᱥᱩᱴᱤᱝ ᱨᱮᱱᱟᱜ ᱰᱮᱴ ᱫᱚ ᱱᱟᱦᱟᱜ ᱦᱩᱭᱩᱜ ᱠᱟᱱᱟ ᱛᱟᱵᱚᱱ ᱱᱚᱣᱟ ᱢᱟᱥᱚ ᱥᱳᱞᱳ ᱛᱟᱹᱨᱤᱠᱷ ᱠᱷᱚᱱᱟᱜ ᱱᱟᱦᱟᱜ ᱮᱠᱩᱥ ᱛᱟᱹᱨᱤᱠᱷ ᱵᱷᱤᱛᱟᱹᱨ ᱱᱟᱦᱟᱜ ᱟᱞᱵᱚᱢ ᱫᱚ ᱱᱟᱦᱟᱜ ᱥᱩᱴᱤᱝ ᱦᱩᱭᱩᱜᱼᱟ ᱱᱟᱦᱟᱜ ᱟᱨ ᱱᱤᱦᱟᱹᱛ ᱱᱟᱦᱟᱜ ᱚᱱᱟ ᱟᱞᱵᱚᱢ ᱵᱷᱤᱰᱤᱭᱳ ᱥᱩᱴᱤᱝ ᱠᱟᱛᱮᱫ ᱟᱯᱮ ᱠᱚ ᱨᱟᱹᱥᱠᱟᱹ ᱦᱚᱪᱚ ᱦᱩᱭᱩᱜᱼᱟ ᱢᱮᱱᱛᱮ ᱟᱥᱟ ᱫᱚᱦᱚ ᱦᱩᱭ ᱟᱠᱟᱱᱟ ᱟᱨ ᱠᱟᱛᱷᱟ ᱦᱚᱧ ᱮᱢ ᱞᱟᱜᱼᱟ ᱟᱨ ᱚᱱᱟ ᱟᱥᱟ ᱦᱚᱸ ᱯᱩᱨᱩᱱᱚᱜ ᱞᱟᱹᱜᱤᱫ ᱱᱟᱦᱟᱜ ᱟᱨ ᱟᱞᱵᱚᱢ ᱵᱷᱤᱰᱤᱭᱳ ᱛᱟᱺᱜᱤ ᱛᱟᱲᱟᱜ ᱨᱮᱜᱮ ᱱᱟᱦᱟᱜ ᱛᱟᱦᱮᱱ ᱯᱮ ᱛᱟᱵᱚᱱ ᱟᱫᱚ ᱚᱱᱮ ᱚᱱᱠᱟᱱᱟᱜ ᱱᱚᱣᱟ ᱢᱟᱥᱚ ᱥᱩᱲᱚ ᱠᱷᱚᱱᱟᱜ ᱮᱠᱩᱥ ᱛᱟᱹᱨᱤᱠᱷ ᱵᱷᱤᱛᱟᱹᱨ ᱱᱟᱦᱟᱜ ᱟᱞᱵᱚᱢ ᱥᱩᱴᱤᱝ ᱦᱩᱭᱩᱜᱼᱟ ᱟᱫᱚ ᱴᱷᱤᱠ ᱜᱮᱭᱟ ᱟᱨ ᱵᱷᱤᱰᱤᱭᱳ ᱠᱚᱢᱟ ᱯᱮ ᱧᱮᱞ ᱠᱮᱫ ᱜᱮᱭᱟ ᱛᱟᱵᱚᱱ ᱟᱫᱚ ᱢᱩᱪᱟᱹᱫ ᱨᱮ ᱟᱨ ᱢᱤᱫᱴᱟᱝ ᱠᱟᱛᱷᱟᱧ ᱞᱟᱹᱭ ᱛᱟᱨᱟ ᱧᱚᱜ ᱠᱟᱜ ᱠᱟᱱᱟ ᱟᱫᱚ ᱱᱚᱣᱟ ᱟᱞᱵᱚᱢ ᱵᱷᱤᱰᱤᱭᱳ ᱢᱟ ᱱᱟᱜ ᱥᱩᱴᱤᱝ ᱢᱟᱧ ᱥᱩᱴᱤᱝ ᱮᱫ ᱜᱮᱭᱟ ᱟᱫᱚ ᱱᱚᱣᱟ ᱟᱞᱵᱚᱢ ᱵᱷᱤᱰᱤᱭᱳ ᱨᱮ ᱚᱠᱚᱭ ᱦᱤᱨᱳᱭᱤᱱ ᱵᱚ ᱫᱚᱦᱚᱭ ᱠᱷᱟᱱ ᱢᱟᱱᱮ ᱚᱠᱚᱭ ᱦᱤᱨᱳᱭᱤᱱ ᱱᱟᱜ ᱚᱠᱚᱭ ᱦᱤᱨᱳᱭᱤᱱ ᱥᱟᱶ ᱱᱟᱜ ᱟᱞᱵᱚᱢ ᱵᱚ ᱥᱩᱴᱤᱝ ᱞᱮᱠᱷᱟᱱ ᱱᱟᱯᱟᱭᱚᱜᱼᱟ ᱱᱟᱜ ᱛᱚ ᱱᱤᱦᱟᱹᱛᱤ ᱠᱚᱢᱮᱱᱴ ᱢᱟᱫᱽᱫᱷᱚᱢ ᱛᱮ ᱱᱟᱜ ᱤᱧ ᱦᱚᱸᱯᱮ ᱵᱟᱲᱟᱭ ᱧᱚᱜ ᱦᱚᱪᱚᱧᱟ ᱛᱟᱵᱚᱱ ᱛᱚ ᱴᱷᱤᱠ ᱜᱮᱭᱟ ᱢᱟ ᱵᱷᱤᱰᱤᱭᱳ ᱡᱟᱹᱥᱛᱤ ᱵᱟᱝ ᱞᱚᱢᱵᱟ ᱠᱟᱛᱮ ᱞᱚᱜᱚᱱ ᱫᱷᱟᱨᱟ ᱤᱧ ᱢᱩᱪᱟᱹᱫ ᱠᱟᱜᱼᱟ ᱟᱨ ᱱᱮᱠᱥᱴ ᱵᱷᱤᱰᱤᱭᱳ ᱱᱟᱜ ᱟᱨᱦᱚᱸ ᱵᱚ ᱧᱟᱯᱟᱢᱟ ᱛᱚ ᱛᱮᱦᱮᱧᱟᱜ ᱵᱷᱤᱰᱤᱭᱳ ᱫᱚ ᱱᱤᱝᱠᱟᱹ ᱜᱮ ᱢᱩᱪᱟᱹᱫ ᱨᱮ ᱥᱟᱱᱟᱢ ᱠᱚ ᱤᱧ ᱯᱟᱦᱴᱟ ᱥᱮᱫ ᱠᱷᱚᱱᱟᱜ ᱡᱚᱦᱟᱨ